ᱥᱮ ᱚᱸᱰᱮ ᱠᱚ ᱵᱟᱹᱭᱴᱷᱟᱹᱣ ᱠᱟᱫᱮᱭᱟ ᱢᱟᱨᱟᱝ ᱵᱩᱨᱩ ᱯᱨᱚᱛᱤᱢᱟ ᱟᱹᱰᱤ ᱨᱟᱹᱥᱠᱟᱹ ᱠᱟᱛᱷᱟ ᱩᱱᱟᱹᱜ ᱨᱟᱹᱥᱠᱟᱹᱧ ᱟᱹᱭᱠᱟᱹᱣ ᱮᱫᱟ ᱵᱚᱞᱮ ᱵᱚᱞᱮ ᱢᱚᱡᱽ ᱛᱮ ᱵᱟᱹᱧ ᱨᱚᱲ ᱫᱟᱲᱮᱭᱟᱜ ᱠᱟᱱᱟ ᱩᱱᱟᱹᱜ ᱨᱟᱹᱥᱠᱟᱹ ᱧᱮᱞ ᱛᱮ ᱩᱱᱟᱹᱜ ᱨᱟᱹᱥᱠᱟᱹ ᱟᱹᱭᱠᱟᱹᱣ ᱠᱟᱱᱟ ᱵᱚᱞᱮ ᱟᱵᱚᱣᱟᱜ ᱢᱟᱨᱟᱝ ᱵᱩᱨᱩ ᱯᱨᱚᱛᱤᱢᱟ ᱠᱚ ᱵᱮᱱᱟᱣ ᱠᱟᱫᱮᱭᱟ ᱠᱚ ᱵᱟᱹᱭᱴᱷᱟᱹᱣ ᱠᱟᱫᱮᱭᱟ ᱵᱩᱨᱩ ᱯᱟᱦᱟᱲ ᱨᱮ ᱟᱹᱰᱤ ᱨᱟᱹᱥᱠᱟᱹ ᱠᱟᱛᱷᱟ ᱟᱨ ᱡᱚᱛᱚᱱᱟ ᱵᱚᱱ ᱧᱮᱞᱮᱭᱟ ᱦᱮᱱᱟᱜ ᱯᱮᱭᱟ ᱟᱨ ᱱᱚᱰᱮ ᱦᱮᱡ ᱠᱟᱛᱮ ᱡᱟᱹᱨᱩᱲ ᱢᱤᱫ ᱫᱚᱢ ᱫᱚ ᱧᱮᱞ ᱤᱫᱤᱭᱮ ᱛᱟᱵᱚᱱ ᱯᱮ ᱢᱟᱨᱟᱝ ᱵᱩᱨᱩ ᱯᱨᱚᱛᱤᱢᱟ ᱫᱚ ᱟᱨ ᱡᱟᱹᱨᱩᱲ ᱟᱨ ᱡᱟᱫᱟ ᱥᱮ ᱡᱟᱫᱟ ᱱᱚᱸᱰᱮ ᱦᱮᱡ ᱨᱮᱱᱟᱜ ᱠᱩᱨᱩᱢᱩᱴᱩᱭ ᱛᱟᱵᱚᱱ ᱯᱮ ᱟᱨ ᱫᱮᱞᱟᱧ ᱧᱮᱞ ᱦᱚᱪᱚᱭᱮᱫ ᱯᱮᱭᱟ ᱢᱟᱨᱟᱝ ᱵᱩᱨᱩ ᱪᱮᱫ ᱞᱮᱠᱟᱭ ᱧᱮᱞᱚᱜ ᱠᱟᱱ ᱛᱟᱵᱚᱱᱟ ᱧᱮᱞᱮ ᱛᱟᱵᱚᱱ ᱯᱮ ᱟᱨ ᱡᱤᱛᱱᱟ ᱵᱷᱤ ᱱᱤᱭᱟᱹᱧ ᱥᱟᱨᱦᱟᱣᱮᱫ ᱠᱚᱣᱟ ᱱᱚᱸᱰᱮᱱ ᱠᱚ ᱠᱚᱢᱤᱴᱤ ᱥᱮ ᱱᱚᱸᱰᱮᱱ ᱠᱚ ᱥᱚᱝᱜᱚᱴᱷᱚᱱ ᱡᱮ ᱵᱚᱞᱮ ᱢᱟᱨᱟᱝ ᱵᱩᱨᱩ ᱯᱨᱚᱛᱤᱢᱟ ᱠᱚ ᱵᱟᱹᱭᱴᱷᱟᱹᱣ ᱠᱟᱫᱮᱭᱟ ᱩᱱᱠᱩ ᱟᱹᱰᱤ ᱫᱩᱞᱟᱹᱲ ᱛᱮ ᱤᱧ ᱪᱟᱞ ᱟᱠᱚ ᱠᱟᱱᱟ ᱟᱨ ᱚᱱᱠᱟ ᱜᱮ ᱵᱟᱹᱭ ᱵᱟᱹᱭ ᱛᱮ ᱱᱤᱭᱟᱹ ᱱᱚᱸᱰᱮ ᱢᱟᱫᱟᱨ ᱦᱤᱞ ᱯᱚᱨᱵᱚᱛ ᱨᱮ ᱥᱮ ᱢᱟᱫᱟᱨ ᱦᱤᱞ ᱱᱩᱠᱩ ᱢᱟᱨᱟᱝ ᱵᱩᱨᱩ ᱵᱟᱨᱮ ᱛᱮ ᱟᱨ ᱦᱚᱸ ᱵᱟᱹᱲᱦᱭᱟᱹ ᱵᱟᱹᱲᱦᱭᱟᱹ ᱠᱟᱹᱦᱱᱤ ᱠᱚ ᱚᱞ ᱠᱟᱛᱮ ᱠᱚ ᱫᱚᱦᱚ ᱠᱟᱜᱼᱟ ᱥᱮ ᱚᱱᱟ ᱠᱚ ᱯᱟᱲᱦᱟᱣ ᱡᱚᱝ ᱵᱚᱞᱮ ᱪᱮᱫ ᱠᱟᱱᱟ ᱵᱟᱝ ᱠᱟᱱᱟ ᱟᱨ ᱱᱤᱭᱟᱹ ᱜᱮ ᱟᱭᱢᱟ ᱦᱚᱲ ᱟᱵᱚ ᱦᱚᱲ ᱦᱚᱯᱚᱱ ᱵᱚᱱ ᱵᱟᱰᱟᱭ ᱡᱚᱝ ᱟᱨ ᱵᱟᱰᱟᱭ ᱡᱟᱹᱨᱩᱨᱤ ᱠᱟᱱ ᱛᱟᱵᱚᱱᱟ ᱟᱵᱚ ᱠᱚ ᱨᱮᱱ ᱡᱚ ᱢᱮᱱᱛᱮ ᱟᱵᱚ ᱠᱚ ᱨᱮᱱ ᱫᱮᱵᱤ ᱫᱮᱵᱤ ᱥᱚᱨᱤ ᱟᱵᱚ ᱠᱚ ᱨᱮᱱ ᱡᱚ ᱫᱮᱵᱛᱟ ᱦᱮᱱᱟᱜ ᱠᱚᱣᱟ ᱥᱮ ᱦᱟᱯᱲᱟᱢ ᱢᱮᱱᱟᱜ ᱠᱚᱣᱟ ᱩᱱᱠᱩ ᱠᱚᱣᱟᱜ ᱦᱚᱸ ᱠᱩᱪ ᱠᱟᱛᱷᱟ ᱵᱚᱱ ᱵᱟᱰᱟᱭ ᱫᱟᱲᱮᱭᱟᱜ ᱚᱱᱟ ᱜᱮ ᱱᱚᱰᱮᱱ ᱠᱚ ᱠᱚᱢᱤᱴᱤᱧ ᱢᱮᱛᱟᱣ ᱠᱚᱣᱟ ᱵᱚᱞᱮ ᱢᱟᱨᱟᱝ ᱵᱳᱨᱳ ᱵᱟᱨᱮ ᱛᱮ ᱦᱚᱸ ᱢᱤᱫᱴᱮᱱ ᱵᱟᱨ ᱥᱚᱵᱫᱚ ᱡᱟᱹᱨᱩᱲ ᱡᱤᱞᱤᱧ ᱞᱮᱠᱟᱛᱮ ᱚᱞ ᱡᱟᱹᱨᱩᱨᱤ ᱠᱟᱱᱟ ᱡᱮ ᱵᱚᱞᱮ ᱵᱩᱡᱷᱟᱹᱣ ᱚᱞ ᱯᱟᱲᱦᱟᱣ ᱠᱟᱛᱮ ᱵᱚᱱ ᱵᱩᱡᱷᱟᱹᱣ ᱫᱟᱲᱮᱭᱟᱜ ᱢᱟᱨᱟᱝ ᱵᱩᱨᱩ ᱚᱠᱚᱭ ᱠᱟᱱᱟᱭ ᱟᱨ ᱪᱮᱫ ᱞᱮᱠᱟᱛᱮ ᱱᱚᱰᱮ ᱟᱵᱚ ᱱᱤᱭᱟᱹ ᱵᱩᱨᱩ ᱨᱮ ᱥᱮ ᱡᱟᱭᱜᱟ ᱵᱚᱱ ᱧᱟᱢ ᱠᱟᱫᱟ ᱱᱤᱭᱟᱹ ᱜᱮ ᱤᱧᱟᱹᱜ ᱱᱚᱰᱮᱱ ᱠᱚ ᱠᱚᱢᱤᱴᱤ ᱨᱮᱱᱟᱜ ᱤᱧ ᱱᱮᱦᱚᱨᱚᱜ ᱠᱟᱱᱟ ᱵᱚᱞᱮ ᱟᱨ ᱚᱱᱠᱟ ᱟᱨ ᱵᱟᱹᱧ ᱧᱮᱞ ᱠᱟᱫᱟ ᱵᱚᱞᱮ ᱟᱨ ᱠᱚ ᱡᱟᱭᱜᱟ ᱨᱮ ᱯᱮᱦᱞᱤ ᱵᱟᱨ ᱱᱤᱭᱟᱹ ᱵᱤᱦᱟᱨ ᱠᱷᱚᱡ ᱱᱚᱰᱮ ᱟᱨ ᱤᱧ ᱵᱟᱹᱵᱽᱞᱩ ᱴᱩᱰᱩ ᱟᱨ ᱱᱤᱭᱟᱹᱧ ᱧᱮᱞ ᱦᱚᱪᱚᱭᱮᱫ ᱯᱮᱭᱟ ᱢᱟᱫᱟᱨ ᱦᱤᱞ ᱯᱚᱨᱵᱚᱛ ᱥᱮ ᱱᱚᱰᱮ ᱢᱟᱨᱟᱝ ᱵᱩᱨᱩ ᱯᱨᱚᱛᱤᱢᱟ ᱠᱚ ᱵᱟᱹᱭᱴᱷᱟᱹᱣ ᱠᱟᱫᱮᱭᱟ ᱥᱟᱱᱟᱢ ᱠᱚ ᱤᱧ ᱛᱚᱨᱚᱯ ᱠᱷᱚᱱ ᱡᱚᱦᱟᱨ ᱜᱮ ᱪᱟᱞᱟᱜ ᱪᱟᱞᱟᱜ ᱛᱮ ᱧᱮᱞ ᱦᱚᱪᱚᱭᱮᱫ ᱯᱮᱭᱟ ᱱᱚᱰᱮᱱᱟᱜ ᱥᱤᱱ ᱵᱩᱨᱩ ᱯᱟᱦᱟᱲ ᱨᱮᱱᱟᱜ ᱟᱨ ᱵᱚᱭᱦᱟ ᱠᱚ ᱱᱤᱭᱟᱹ ᱪᱮᱱᱮᱞ ᱨᱮ ᱱᱟᱣᱟ ᱜᱮ ᱦᱮᱱᱟᱜ ᱯᱮ ᱠᱷᱟᱡ ᱫᱚ ᱥᱟᱵᱥᱠᱨᱟᱭᱤᱵᱽ ᱯᱮ ᱟᱨ ᱢᱟᱨᱮ ᱜᱮ ᱦᱮᱱᱟᱜ ᱯᱮ ᱠᱷᱟᱡ ᱫᱚ ᱞᱟᱭᱤᱠ ᱯᱮ ᱥᱮᱭᱟᱨ ᱯᱮ ᱟᱨ ᱡᱟᱦᱟᱱᱟᱜ ᱠᱚᱢᱮᱱᱴ ᱯᱮ ᱵᱮᱥ ᱵᱟᱹᱲᱤᱡ ᱵᱟᱹᱲᱤᱡ ᱥᱮ ᱤᱧ ᱦᱚᱸᱧ ᱵᱩᱡᱷᱟᱹᱣ ᱫᱟᱲᱮᱭᱟᱜ ᱥᱮ ᱡᱟᱦᱟᱱᱟᱜ ᱥᱟᱢᱟᱡᱤᱠ ᱨᱚᱲ ᱵᱟᱹᱲᱤᱡ ᱫᱤᱱ ᱥᱮᱧ ᱪᱤᱠᱟᱹᱭᱮᱫᱟ ᱚᱱᱟ ᱦᱚᱸ ᱥᱮ ᱤᱭᱟᱹ ᱠᱚᱢᱮᱱᱴ ᱢᱟᱫᱽᱫᱷᱚᱢ ᱛᱮ ᱞᱟᱹᱭᱟᱹᱧ ᱯᱮ ᱥᱮ ᱰᱟᱦᱟᱨ ᱩᱫᱩᱜ ᱟᱹᱧ ᱯᱮ ᱟᱯᱮ ᱠᱟᱱ ᱜᱮᱭᱟ ᱯᱮ ᱤᱧ ᱨᱮᱱ ᱵᱷᱟᱜᱽᱣᱟᱱ ᱟᱨ ᱪᱟᱸᱫᱚ ᱞᱮᱠᱟᱱ ᱦᱚᱲ ᱫᱚ ᱟᱨ ᱱᱚᱰᱮ ᱦᱤᱡᱩᱜ ᱨᱮᱱᱟᱜ ᱠᱩᱨᱩᱢᱩᱴᱩᱭ ᱛᱟᱵᱚᱱ ᱯᱮ ᱱᱤᱭᱟᱹ ᱢᱟᱫᱟᱨ ᱦᱤᱞ ᱯᱚᱨᱵᱚᱛ ᱨᱮ ᱟᱨ ᱥᱟᱱᱟᱢ ᱠᱚᱜᱮ ᱟᱨ ᱦᱚᱸ ᱤᱧ ᱫᱩᱵᱟᱨᱟ ᱤᱧ ᱛᱚᱨᱚᱯᱷ ᱠᱷᱚᱱ ᱫᱩᱞᱟᱹᱲ ᱢᱟᱱᱚᱛ ᱡᱚᱦᱟᱨ ᱢᱟ ᱛᱚᱵᱮ ᱱᱤᱭᱟᱹ ᱪᱮᱱᱮᱞ ᱥᱟᱵᱥᱠᱨᱟᱭᱤᱵᱽ ᱠᱟᱛᱮᱫ ᱜᱮ ᱪᱟᱞᱟᱜ ᱛᱟᱵᱚᱱ ᱯᱮ ᱡᱚᱦᱟᱨ ᱜᱮ ᱥᱟᱱᱟᱢ ᱠᱚ ᱤᱧ ᱛᱚᱨᱚᱯᱷ ᱠᱷᱚᱱ